ᱪᱮᱫ ᱪᱤᱠᱟᱹᱭᱮᱫ ᱟᱢ ᱴᱮᱱ ᱴᱮᱱ ᱵᱟᱝ ᱨᱚᱲ ᱠᱟᱱᱟᱭ ᱱᱚᱣᱟ ᱫᱚ ᱢᱟᱨᱟᱝ ᱫᱷᱟᱨᱟ ᱯᱮᱸᱭᱟᱡᱽ ᱠᱟᱱᱟ ᱱᱚᱜᱼᱚᱭ ᱡᱚᱦᱟᱨ ᱜᱟᱛᱮ ᱠᱚ ᱤᱧᱟᱹᱜ ᱱᱚᱣᱟ ᱵᱞᱚᱜ ᱨᱮ ᱥᱟᱱᱟᱢ ᱠᱚᱜᱮᱧ ᱥᱟᱹᱜᱩᱱ ᱫᱟᱨᱟᱢᱮᱫ ᱯᱮᱭᱟ ᱤᱧᱟᱹᱜ ᱧᱩᱛᱩᱢ ᱫᱚ ᱱᱚᱨᱮᱥ ᱴᱩᱰᱩ ᱟᱨ ᱟᱯᱮ ᱯᱮ ᱧᱮᱞᱮᱜᱼᱟ ᱟᱵᱚᱣᱟᱜ ᱪᱮᱱᱮᱞ ᱨᱮᱦᱰᱟ ᱵᱞᱚᱜᱚᱨ ᱛᱚᱵᱮ ᱫᱮᱞᱟ ᱵᱚ ᱛᱮᱦᱮᱧᱟᱜ ᱵᱞᱚᱜᱤᱝ ᱰᱟᱦᱟᱨ ᱵᱚ ᱮᱛᱚᱦᱚᱵ ᱞᱟᱹᱜᱟᱹ ᱱᱚᱜᱼᱚᱭ ᱯᱮ ᱧᱮᱞ ᱫᱟᱲᱮᱭᱟᱜ ᱠᱟᱱ ᱜᱮᱭᱟ ᱪᱮᱫ ᱤᱧ ᱥᱟᱵ ᱟᱠᱟᱜᱼᱟ ᱨᱟᱢᱯᱷᱟ ᱱᱚᱣᱟᱛᱮ ᱢᱤᱫᱴᱟᱝ ᱠᱟᱹᱢᱤ ᱢᱮᱱᱟᱜᱼᱟ ᱦᱟᱯᱮ ᱫᱮᱠᱷᱟᱣ ᱯᱮ ᱦᱟᱸᱜ ᱢᱟᱲᱟᱝ ᱥᱮᱫ ᱚᱱᱟ ᱡᱟᱭᱜᱟ ᱵᱚ ᱥᱮᱴᱮᱨ ᱞᱮᱱᱜᱮ ᱪᱮᱫ ᱢᱟ ᱮᱱᱮᱡ ᱡᱚᱝ ᱠᱟᱱᱟᱢ ᱦᱩᱸ ᱪᱮᱫ ᱪᱤᱠᱟᱭ ᱟᱢ ᱪᱤᱠᱟ ᱪᱤᱠᱟᱭ ᱟᱢ ᱚᱱᱟ ᱫᱚ

ᱚᱱᱮ ᱚᱱᱟ ᱠᱚᱨᱮ ᱚᱱᱮ ᱟᱫᱚ ᱡᱟᱦᱟᱸ ᱛᱤᱱᱟᱹᱜ ᱢᱮᱱᱟᱜᱼᱟ ᱚᱱᱟ ᱠᱚ ᱛᱩᱫ ᱵᱟᱲᱟ ᱧᱚᱜ ᱦᱩᱭᱩᱜᱼᱟ ᱱᱤᱭᱟᱹ ᱫᱷᱟᱣ ᱢᱟ ᱴᱷᱤᱠ ᱨᱮ ᱯᱮᱸᱭᱟᱡᱽ ᱦᱚᱸ ᱵᱟᱭ ᱦᱩᱭ ᱞᱮᱱᱟ ᱱᱮᱜ ᱱᱤᱠᱟᱹ ᱦᱟᱨᱟ ᱵᱟᱲᱟ ᱟᱠᱟᱱᱟ ᱱᱤᱱᱟᱹᱜ ᱨᱮᱦᱚᱸ ᱜᱮ ᱡᱚᱛᱷᱮᱥᱴᱚ ᱟᱫᱚ ᱪᱮᱫ ᱮᱢ ᱞᱟᱹᱭᱟ ᱪᱚᱞᱚ ᱛᱚᱵᱮ ᱯᱷᱚᱴᱟᱯᱷᱚᱴ ᱵᱚ ᱛᱩᱫ ᱵᱟᱲᱟ ᱜᱚᱫ ᱞᱮᱜᱮ ᱱᱚᱣᱟ ᱫᱚ ᱢᱟᱨᱟᱝ ᱫᱷᱟᱨᱟ ᱯᱮᱸᱭᱟᱡᱽ ᱠᱟᱱᱟ ᱱᱚᱜᱼᱚᱭ ᱱᱤᱝᱠᱟᱹ ᱨᱮᱦᱚᱸ ᱦᱩᱱᱟᱹᱝ ᱯᱮᱸᱭᱟᱡᱽ ᱠᱚ ᱡᱟᱦᱟᱸ ᱡᱟᱭᱜᱟ ᱨᱮ ᱯᱮᱸᱭᱟᱡᱽ ᱵᱟᱭ ᱛᱩᱫᱩᱜᱼᱟ ᱚᱱᱟ ᱡᱟᱭᱜᱟ ᱨᱮ ᱱᱚᱣᱟ ᱛᱮ ᱨᱟᱹᱵᱩᱲ ᱦᱩᱭᱩᱜᱼᱟ ᱱᱚᱣᱟ ᱡᱟᱦᱟᱸ ᱞᱮᱠᱟ ᱱᱚᱰᱮ ᱢᱤᱫᱴᱟᱝ ᱯᱮᱸᱭᱟᱡᱽ ᱢᱮᱱᱟᱜᱼᱟ ᱱᱚᱜᱼᱚᱭ ᱱᱚᱜᱼᱚᱭ ᱵᱟᱭ ᱛᱩᱫᱩᱜ ᱠᱟᱱᱟ ᱨᱟᱹᱵᱩᱲ ᱦᱩᱭᱩᱜᱼᱟ ᱟᱹᱰᱤ ᱵᱷᱤᱛᱟᱹᱨ ᱛᱟᱦᱮᱸ ᱠᱟᱱᱟ ᱱᱚᱣᱟ ᱫᱚ ᱮ ᱵᱟᱵᱟ ᱢᱟᱜ ᱵᱟᱡᱟᱣ ᱠᱟᱹᱫᱟᱹᱧ ᱪᱟᱹᱲᱤ ᱵᱚᱡᱚᱢ ᱦᱩᱭᱩᱜᱼᱟ ᱱᱤᱛᱚᱜ ᱫᱚ ᱯᱮᱸᱭᱟᱡᱽ ᱛᱩᱫ ᱪᱟᱵᱟ ᱦᱩᱭᱮᱱᱟ ᱯᱮᱸᱭᱟᱡᱽ ᱠᱚ ᱨᱟᱹᱥᱩᱱ ᱠᱚ ᱟᱨᱤᱧ ᱫᱮᱠᱷᱟᱣ ᱟᱵᱚᱱᱟ ᱛᱤᱱᱟᱹᱜ ᱤᱧ ᱛᱩᱫ ᱠᱮᱜᱼᱟ ᱢᱮᱱᱛᱮ ᱱᱚᱜᱼᱚᱭ ᱱᱚᱰᱮ ᱱᱮᱜᱼᱮ ᱱᱤᱱᱟᱹᱜ ᱟᱨ ᱱᱚᱰᱮ ᱱᱮᱜᱼᱮ ᱱᱚᱰᱮ ᱠᱤᱪᱷᱤ ᱟᱨ ᱱᱚᱰᱮ ᱠᱤᱪᱷᱩ ᱱᱤᱱᱟᱹᱜ ᱜᱮᱭᱟ ᱱᱮᱥᱟᱜ ᱯᱮᱸᱭᱟᱡᱽ ᱫᱚ ᱱᱤᱛ ᱫᱚᱵᱚ ᱥᱟᱢᱵᱟᱣ ᱵᱟᱲᱟ ᱠᱟᱫᱟ ᱨᱟᱹᱥᱩᱱ ᱠᱚᱫᱚ ᱱᱚᱜᱼᱚᱭ ᱟᱹᱰᱤ ᱢᱟᱨᱟᱝ ᱢᱟᱨᱟᱝ ᱨᱟᱹᱥᱩᱱ ᱫᱚ ᱱᱚᱣᱟ ᱢᱟ ᱱᱩᱭ ᱯᱟᱨᱣᱟ ᱛᱟᱞᱮ ᱟᱹᱰᱤ ᱥᱮᱨᱢᱟ ᱠᱷᱚᱱ ᱦᱮᱡ ᱠᱟᱛᱮ ᱱᱚᱰᱮ ᱢᱮᱱᱟᱭᱟ ᱦᱩᱭᱮᱱ ᱜᱮᱭᱟ ᱯᱟᱞᱮ ᱵᱟᱨ ᱥᱮᱨᱢᱟ ᱜᱟᱱ ᱮᱠᱞᱟ ᱜᱮ ᱟᱡ ᱛᱮᱜᱮ ᱦᱮᱡ ᱵᱟᱥᱟ ᱟᱠᱟᱱᱟᱭ ᱟᱹᱜᱩ ᱦᱚᱸ ᱵᱟᱞᱮ ᱟᱹᱜᱩ ᱟᱠᱟᱫᱮᱭᱟ ᱟᱫᱚ ᱱᱩᱭ ᱢᱤᱫᱴᱟᱝ ᱥᱟᱹᱵᱩᱫ ᱞᱮᱠᱟᱱᱤᱡ ᱯᱟᱨᱣᱟ ᱠᱟᱱᱟᱭ ᱛᱚ ᱚᱱᱠᱟ ᱦᱚᱲ ᱠᱚ ᱧᱮᱞ ᱛᱮᱦᱚᱸ ᱵᱟᱭ ᱩᱰᱟᱹᱜᱼᱟ ᱟᱫᱚ ᱚᱠᱚᱭ ᱦᱚᱲ ᱪᱚᱝ ᱠᱚ ᱴᱩᱴᱤ ᱟᱠᱟᱫ ᱫᱮᱭᱟ ᱥᱮ ᱪᱤᱠᱟᱹ ᱟᱠᱟᱫ ᱫᱮᱭᱟ ᱠᱚ ᱯᱷᱟᱹᱠᱬᱟᱹᱜ ᱛᱟᱭ ᱨᱟᱹᱯᱩᱫ ᱟᱠᱟᱱᱟ ᱞᱮᱸᱜᱟ ᱯᱟᱥᱴᱟ ᱟᱜ ᱱᱤᱛᱚᱜ ᱴᱷᱤᱠ ᱨᱮ ᱩᱰᱟᱹᱣ ᱦᱚᱸ ᱵᱟᱭ ᱩᱰᱟᱹᱣ ᱫᱟᱲᱮᱭᱟᱜ ᱠᱟᱱᱟ ᱦᱚᱞᱟ ᱛᱟᱦᱮᱱᱚᱜ ᱵᱟᱡᱟᱨ ᱥᱮᱫ ᱥᱮᱱ ᱦᱩᱭ ᱞᱮᱱᱟ ᱟᱫᱚ ᱢᱤᱫᱴᱟᱝ ᱴᱤ ᱥᱟᱨᱴ ᱨᱮ ᱟᱵᱚᱣᱟᱜ ᱪᱮᱱᱮᱞ ᱧᱩᱛᱩᱢ ᱟᱨ ᱞᱳᱜᱳ ᱯᱨᱤᱱᱴ ᱦᱩᱭᱮᱱᱟ ᱟᱫᱚ ᱦᱚᱞᱟ ᱥᱚᱸᱜᱮᱧ ᱟᱹᱜᱩ ᱛᱚᱨᱟ ᱟᱠᱟᱫᱼᱟ ᱦᱩᱸ ᱤᱱᱟᱹ ᱵᱟᱲᱟ ᱠᱚᱢᱟ ᱵᱟᱹᱧ ᱫᱮᱠᱷᱟᱣ ᱞᱟᱜᱼᱟ ᱟᱫᱚ ᱱᱤᱛᱚᱜ ᱤᱧ ᱫᱮᱠᱷᱟᱣ ᱟᱵᱚᱱ ᱠᱟᱱᱟ ᱧᱮᱞ ᱧᱚᱜ ᱠᱟᱜᱼᱟ ᱵᱚ ᱪᱮᱫ ᱞᱮᱠᱟ ᱦᱩᱭ ᱟᱠᱟᱱᱟ ᱱᱚᱣᱟ ᱫᱚ ᱜᱟᱯᱟ ᱱᱟᱦᱟᱜ ᱤᱭᱩᱡᱽ ᱦᱩᱭᱩᱜᱼᱟ ᱜᱟᱯᱟ ᱱᱟᱦᱟᱜ ᱯᱷᱟᱥᱴ ᱴᱟᱭᱤᱢ ᱤᱧ ᱦᱚᱨᱚᱜᱟ ᱟᱨ ᱢᱤᱫᱴᱷᱮᱱ ᱜᱟᱯᱟ ᱯᱨᱳᱜᱨᱟᱢ ᱢᱮᱱᱟᱜᱼᱟ ᱥᱤᱨᱯᱟᱹ ᱥᱚᱲᱮ ᱡᱚᱢ ᱟᱫᱚ ᱚᱸᱰᱮ ᱱᱟᱦᱟᱜ ᱵᱚ ᱦᱚᱨᱚᱜᱟ ᱵᱟᱝ ᱫᱤᱥᱟᱹ ᱵᱚ ᱱᱚᱜᱼᱚᱭ ᱛᱟᱨᱟ ᱴᱮᱱ ᱴᱮᱲᱮᱝ ᱨᱮᱦᱲᱟ ᱵᱞᱚᱜᱚᱨ ᱤᱭᱩᱴᱩᱵᱚᱨ ᱪᱮᱛᱟᱱ ᱨᱮ ᱟᱵᱚᱣᱟᱜ ᱞᱳᱜᱳ ᱱᱚᱣᱟ ᱫᱚ ᱴᱤ ᱥᱟᱨᱴ ᱨᱮᱱᱟᱜ ᱯᱟᱹᱪᱷᱞᱟᱹ ᱯᱟᱥᱴᱟ ᱟᱨ ᱥᱟᱢᱟᱝ ᱯᱟᱥᱴᱟ ᱦᱚᱸ ᱠᱤᱪᱷᱩ ᱚᱱᱠᱟ ᱜᱮ ᱵᱮᱱᱟᱣ ᱟᱠᱟᱱᱟ ᱥᱟᱢᱱᱟ ᱯᱟᱥᱴᱟ ᱫᱚ ᱠᱟᱹᱡ ᱦᱩᱰᱤᱧ ᱫᱷᱟᱨᱟ ᱛᱮ ᱯᱨᱤᱱᱴ ᱟᱠᱟᱱᱟ ᱱᱚᱝᱠᱟ ᱠᱤᱪᱷᱩ ᱦᱩᱭ ᱟᱠᱟᱱᱟ ᱛᱟᱵᱚ ᱰᱨᱮᱥ ᱧᱮᱞᱮ ᱢᱮᱥᱮ ᱚᱠᱟᱨᱮ ᱞᱮᱵᱮᱫ ᱠᱮᱜᱼᱟᱭ ᱟᱨ ᱰᱨᱮᱥ ᱢᱟᱵᱚᱱ ᱧᱮᱞ ᱠᱮᱜᱼᱟ ᱚᱱᱮ ᱚᱱᱠᱟ ᱪᱮᱫ ᱞᱮᱠᱟ ᱦᱩᱭ ᱟᱠᱟᱱᱟ ᱛᱟᱵᱚ ᱠᱚᱢᱮᱱᱴ ᱨᱮ ᱞᱟᱹᱭ ᱯᱮ ᱴᱷᱤᱠ ᱜᱮᱭᱟ ᱥᱮ ᱵᱟᱝᱟ ᱟᱫᱚ ᱛᱟᱞᱟᱨᱮ ᱛᱮᱞᱠᱩᱧ ᱪᱟᱞᱟᱣ ᱞᱮᱱᱟ ᱡᱮ ᱚᱸᱰᱮ ᱠᱷᱚᱱ ᱢᱤᱫᱴᱟᱝ ᱴᱤ ᱥᱟᱨᱴ ᱤᱧ ᱦᱟᱛᱟᱣ ᱞᱟᱜᱼᱟ ᱟᱫᱚ ᱚᱱᱟ ᱫᱚ ᱢᱤᱫᱴᱟᱝ ᱠᱚᱯᱲᱟ ᱴᱟᱭᱤᱯ ᱨᱮᱱᱟᱜ ᱠᱟᱱᱟ ᱮᱱᱠᱷᱟᱱ ᱚᱸᱰᱮ ᱚᱱᱟ ᱯᱨᱤᱱᱴ ᱫᱚᱠᱟᱱ ᱥᱮᱱᱮᱱ ᱯᱚᱨᱮ ᱞᱟᱹᱭ ᱠᱮᱜᱼᱟᱭ ᱡᱮ ᱩᱱᱤ ᱚᱱᱟᱨᱮ ᱯᱨᱤᱱᱴ ᱵᱟᱭ ᱜᱟᱱᱚᱜᱼᱟ ᱮᱱᱠᱷᱟᱱ ᱵᱟᱫᱽᱫᱷᱚ ᱠᱟᱛᱮ ᱥᱟᱝᱜᱮ ᱥᱟᱝ ᱚᱸᱰᱮ ᱜᱮ ᱢᱤᱫᱴᱟᱝ ᱠᱤᱨᱤᱧ ᱦᱩᱭᱱᱟ ᱟᱨ ᱚᱱᱟᱧ ᱯᱨᱤᱱᱴ ᱦᱚᱪᱚ ᱠᱮᱫᱼᱟ ᱦᱚᱞᱟ ᱫᱚ ᱱᱚᱜᱼᱚ ᱱᱟ ᱨᱩᱢ ᱵᱚᱥᱟᱣ ᱦᱩᱭᱱᱟ ᱱᱚᱜᱼᱚᱭ ᱱᱚᱝᱠᱟ ᱢᱤᱫ ᱫᱤᱱ ᱦᱤᱞᱳᱜ ᱡᱟᱦᱟᱸᱧ ᱫᱮᱠᱷᱟᱣᱮᱫ ᱛᱟᱦᱮᱸᱫ ᱚᱱᱟ ᱫᱚ ᱱᱚᱣᱟ ᱵᱷᱤᱛᱟᱹᱨ ᱨᱩᱢ ᱠᱟᱱ ᱛᱟᱦᱮᱸᱫ ᱟᱨ ᱚᱱᱟ ᱢᱟᱲᱟᱝ ᱦᱤᱞᱳᱜ ᱢᱟᱱᱮ ᱢᱟᱫᱷᱮᱨ ᱦᱤᱞᱳᱜ ᱱᱟᱦᱟᱜ ᱢᱟᱫᱷᱮᱨ ᱦᱤᱞᱳᱜ ᱫᱚ ᱱᱩᱱᱟᱹᱜ ᱱᱩᱱᱟᱹᱜ ᱨᱮᱢ ᱢᱮᱥᱟ ᱠᱟᱫᱮᱭᱟ ᱱᱚᱣᱟ ᱫᱚ ᱦᱚᱞᱟ ᱱᱚᱣᱟ ᱪᱩᱱᱳ ᱯᱷᱩᱱᱳ ᱠᱚ ᱯᱩᱨᱟᱹ ᱚᱱᱟ ᱡᱚᱭᱮᱱᱴ ᱨᱮ ᱢᱟᱨᱟᱣ ᱦᱩᱭᱱᱟ ᱟᱫᱚ ᱠᱷᱟᱹᱞᱤ ᱱᱚᱣᱟ ᱥᱟᱭᱤᱰ ᱵᱟᱹᱠᱤ ᱢᱮᱱᱟᱜᱼᱟ ᱥᱟᱭᱤᱰ ᱛᱮ ᱡᱟᱦᱟᱸ ᱪᱷᱚ ᱤᱧᱪ ᱞᱟᱜᱟᱣ ᱦᱩᱭᱩᱜᱼᱟ ᱚᱱᱟ ᱛᱮᱫ ᱠᱷᱟᱹᱞᱤ ᱵᱟᱹᱠᱤ ᱢᱮᱱᱟᱜᱼᱟ ᱚᱱᱟ ᱛᱮᱫ ᱠᱷᱟᱹᱞᱤ ᱞᱟᱜᱟᱣ ᱠᱟᱜ ᱠᱷᱟᱱ ᱠᱚᱢᱯᱞᱤᱴ ᱟᱨ ᱛᱟᱦᱮᱸ ᱞᱟᱹᱜᱤᱫ ᱛᱮᱫᱚ ᱱᱚᱣᱟ ᱠᱤᱪᱮᱱ ᱚᱲᱟᱜ ᱢᱮᱱᱟᱜᱼᱟ ᱱᱟᱦᱟᱜ ᱱᱚᱣᱟ ᱠᱤᱪᱮᱱ ᱛᱟᱦᱮᱸ ᱫᱚ ᱵᱟᱥᱟ ᱦᱩᱭᱩᱜᱼᱟ ᱨᱩᱢ ᱫᱚ ᱱᱤᱭᱟᱹ ᱛᱮᱫ ᱠᱷᱟᱹᱞᱤ ᱵᱟᱹᱠᱤ ᱢᱮᱱᱟᱜᱼᱟ ᱟᱨ ᱱᱤᱛᱚᱜ ᱱᱚᱣᱟ ᱠᱚ ᱥᱟᱦᱟ ᱵᱟᱲᱟ ᱧᱚᱜᱟᱹᱧ ᱠᱟᱹᱡ ᱯᱷᱚᱴᱟᱯᱷᱚᱴ ᱦᱟᱱᱛᱮᱧ ᱚᱰᱚᱠ ᱠᱟᱜᱼᱟ ᱟᱨ ᱯᱨᱚᱛᱷᱚᱢ ᱦᱤᱞᱳᱜ ᱢᱟ ᱱᱚᱜᱼᱚ ᱱᱟ ᱵᱚᱥᱟᱣ ᱞᱮᱱᱟ ᱰᱷᱩᱞᱟᱹ ᱚᱲᱟᱜ ᱡᱟᱦᱟᱸ ᱛᱮᱦᱮᱧ ᱱᱚᱣᱟ ᱵᱚᱱ ᱵᱚᱥᱟᱣ ᱠᱮᱫ ᱠᱷᱟᱱ ᱫᱚ ᱟᱨ ᱜᱟᱯᱟ ᱢᱟ ᱛᱟᱵᱚᱱ ᱦᱟᱸᱜ ᱠᱟᱹᱢᱤ ᱠᱚ ᱪᱷᱩᱴᱤ ᱢᱮᱱᱟᱜᱼᱟ ᱡᱮᱦᱮᱛᱩ ᱮᱱᱟᱝ ᱨᱤᱧ ᱞᱟᱹᱭ ᱟᱯᱮ ᱠᱟᱱ ᱛᱟᱦᱮᱸᱫ ᱜᱟᱯᱟ ᱢᱤᱫᱴᱟᱝ ᱯᱨᱳᱜᱨᱟᱢ ᱢᱮᱱᱟᱜ ᱠᱟᱜᱼᱟ ᱜᱟᱯᱟ ᱢᱤᱫᱴᱟᱝ ᱯᱨᱳᱜᱨᱟᱢ ᱢᱮᱱᱟᱜᱼᱟ ᱟᱫᱚ ᱱᱚᱣᱟ ᱵᱟᱨᱚᱱᱰᱟ ᱫᱚ ᱚᱱᱛᱮ ᱠᱷᱚᱱ ᱨᱩᱣᱟᱹᱲ ᱠᱟᱛᱮᱫ ᱠᱟᱹᱢᱤᱭᱟ ᱵᱚ ᱥᱳᱢᱵᱟᱨ ᱢᱚᱝᱜᱚᱞ ᱵᱟᱨ ᱠᱚᱥᱮᱫ ᱟᱨ ᱵᱳᱨᱰ ᱯᱷᱳᱨᱰ ᱠᱤᱪᱷᱩ ᱱᱚᱜᱼᱚ ᱱᱚᱝᱠᱟ ᱞᱟᱜᱟᱣ ᱠᱟᱱᱟ ᱜᱳᱴᱟᱜᱮ ᱟᱹᱰᱤ ᱪᱮᱦᱨᱟ ᱰᱤᱡᱟᱭᱤᱱ ᱧᱮᱞᱚᱜ ᱠᱟᱱᱟ ᱱᱤᱛᱚᱜ ᱫᱚ ᱪᱷᱟᱛᱟ ᱪᱚᱴᱤᱧ ᱨᱟᱠᱟᱵ ᱮᱱᱟ ᱱᱚᱣᱟ ᱛᱟᱹᱞᱤᱧ ᱠᱟᱹᱴᱷᱤ ᱱᱚᱰᱮᱞᱤᱧ ᱨᱚᱦᱚᱲ ᱟᱠᱟᱜᱼᱟ ᱛᱚᱞ ᱠᱟᱛᱮᱫ ᱢᱤᱫ ᱦᱤᱞᱳᱜ ᱞᱤᱧ ᱛᱚᱞ ᱠᱮᱜᱼᱟ ᱟᱫᱚ ᱡᱟᱞᱟᱢ ᱪᱟᱲᱦᱟᱣ ᱵᱤᱰᱟᱹᱣ ᱞᱟᱹᱜᱤᱫ ᱱᱟᱦᱟᱜ ᱛᱚᱞ ᱟᱠᱟᱜᱼᱟ ᱞᱤᱧ ᱟᱨ ᱞᱤᱧ ᱪᱟᱲᱦᱟᱣ ᱠᱮᱜᱼᱟ ᱡᱟᱞᱟᱢ ᱴᱷᱤᱠ ᱜᱮ ᱪᱟᱲᱦᱟᱣ ᱠᱟᱱᱟ ᱟᱫᱚ ᱢᱤᱫᱴᱟᱝ ᱠᱟᱹᱴᱷᱤ ᱛᱟᱹᱞᱤᱧ ᱞᱤᱣᱤᱫᱚᱜ ᱠᱟᱱ ᱛᱟᱦᱮᱸᱫ ᱚᱠᱚᱭ ᱪᱚᱝ ᱵᱮᱨᱮᱞ ᱵᱮᱨᱮᱞ ᱜᱮ ᱛᱟᱦᱮᱱ ᱢᱮᱱᱛᱮ ᱥᱮ ᱪᱮᱫ ᱞᱮᱠᱟ ᱮᱛᱮᱱ ᱞᱤᱣᱤᱫᱚᱜ ᱠᱟᱱ ᱛᱟᱦᱮᱸᱫ ᱟᱫᱚ ᱵᱮᱥ ᱞᱮᱠᱟᱞᱤᱧ ᱨᱚᱦᱚᱲ ᱧᱚᱜ ᱦᱚᱪᱚᱣᱟᱜ ᱠᱟᱱᱟ ᱛᱟᱯᱚᱨᱮ ᱧᱮᱞ ᱦᱩᱭᱩᱜᱼᱟ ᱡᱩᱫᱤ ᱞᱟᱹᱵᱤᱫᱚᱜ ᱜᱮᱭᱟ ᱛᱚᱛᱷᱟᱯᱤ ᱮᱱᱠᱷᱟᱱ ᱫᱚ ᱮᱴᱟᱜᱟᱜ ᱢᱟᱜ ᱦᱩᱭᱩᱜᱼᱟ ᱟᱨ ᱵᱚᱫᱚᱞ ᱦᱩᱭᱩᱜᱼᱟ ᱱᱚᱣᱟ ᱫᱚ ᱦᱩᱭᱩᱜ ᱠᱟᱱᱟ ᱟᱞᱮ ᱟᱹᱛᱩ ᱠᱩᱞᱦᱤ ᱱᱚᱛᱮ ᱫᱚ ᱞᱟᱛᱟᱨ ᱥᱮᱫ ᱱᱚᱛᱮ ᱫᱚ ᱞᱟᱛᱟᱨ ᱚᱱᱟ ᱢᱩᱪᱟᱹᱫ ᱨᱮ ᱛᱟᱞᱮ ᱡᱟᱦᱮᱨ ᱢᱮᱱᱟᱜᱼᱟ ᱟᱨ ᱱᱚᱰᱮ ᱱᱚᱣᱟ ᱦᱚᱞᱚᱨ ᱥᱟᱰᱮ ᱠᱟᱱᱟ ᱢᱟᱱᱮ ᱟᱹᱲᱤᱥ ᱜᱮᱢ ᱟᱸᱡᱚᱢᱟ ᱥᱩᱨ ᱨᱮ ᱛᱟᱦᱮᱱ ᱠᱷᱟᱱ ᱱᱚᱛᱮ ᱫᱚ ᱪᱮᱛᱟᱱ ᱯᱟᱦᱴᱟ ᱛᱟᱞᱮ ᱟᱨ ᱱᱚᱰᱮ ᱯᱟᱞᱮ ᱯᱮ ᱵᱟᱲᱟᱭ ᱵᱟᱲᱟ ᱟᱠᱟᱫ ᱪᱮ ᱵᱟᱝ ᱚᱠᱚᱭ ᱠᱚ ᱛᱮᱱ ᱱᱚᱰᱮ ᱨᱚᱡᱚ ᱨᱮ ᱟᱞᱮ ᱟᱹᱰᱤ ᱯᱷᱮᱢᱚᱥ ᱱᱚᱣᱟ ᱡᱟᱭᱜᱟ ᱯᱩᱨᱟᱹ ᱰᱷᱤᱞᱩᱝ ᱯᱷᱤᱞᱩᱝ ᱱᱚᱣᱟ ᱡᱚᱛᱚ ᱨᱮ ᱵᱮᱱᱟᱜᱼᱟ ᱟᱹᱪᱩᱨ ᱰᱷᱤᱞᱩᱣᱟᱹᱝ ᱠᱚ ᱡᱚᱛᱚ ᱞᱮᱠᱟᱱᱟᱜ ᱟᱨ ᱱᱚᱰᱮ ᱯᱨᱳᱜᱨᱟᱢ ᱛᱟᱞᱮ ᱦᱩᱭᱩᱜᱼᱟ ᱰᱮᱱᱥ ᱯᱨᱳᱜᱨᱟᱢ ᱠᱚ ᱦᱩᱭᱩᱜᱼᱟ ᱟᱨ ᱰᱷᱟᱹᱵᱩᱞ ᱞᱟᱜᱽᱬᱮ ᱮᱱᱮᱡ ᱠᱚ ᱦᱩᱭᱩᱜᱼᱟ ᱯᱩᱨᱟᱹ ᱯᱷᱩᱞ ᱮᱱᱡᱚᱭ ᱤᱱᱟᱹ ᱴᱟᱭᱤᱢ ᱫᱚ ᱱᱚᱣᱟ ᱩᱞ ᱠᱚ ᱦᱮᱸᱥᱮ ᱪᱟᱵᱟ ᱟᱠᱟᱱ ᱨᱮᱦᱚᱸ ᱜᱮ ᱰᱟᱹᱨ ᱠᱚᱫᱚ ᱠᱚ ᱦᱮᱸᱥᱮ ᱪᱟᱵᱟ ᱟᱠᱟᱫᱼᱟ ᱥᱮᱬᱟ ᱰᱟᱹᱨ ᱠᱚᱫᱚ ᱡᱚᱛᱚ ᱮᱱ ᱨᱮᱦᱚᱸ ᱜᱮ ᱡᱚ ᱟᱠᱟᱱᱟ ᱟᱨ ᱱᱚᱰᱮ ᱢᱟᱢᱚ ᱛᱟᱠᱚᱣᱟᱜ ᱜᱮ ᱟᱨ ᱢᱤᱫᱴᱟᱝ ᱚᱲᱟᱜ ᱵᱮᱱᱟᱜ ᱠᱟᱱᱟ ᱟᱹᱰᱤ ᱥᱮᱬᱟ ᱵᱟᱨᱚᱴᱤ ᱨᱩᱢ ᱵᱟᱨᱚᱴᱤ ᱨᱩᱢ ᱢᱮᱱᱟᱜ ᱛᱟᱠᱚ ᱢᱟᱱᱮ ᱟᱹᱰᱤ ᱵᱤᱨᱟᱴ ᱢᱟᱲᱟᱝ ᱚᱲᱟᱜ ᱵᱮᱱᱟᱜ ᱠᱟᱱᱟ ᱛᱮᱦᱮᱧᱟᱜ ᱵᱷᱤᱰᱤᱭᱳ ᱫᱚ ᱱᱤᱝᱠᱟᱹ ᱜᱮ ᱡᱩᱫᱤ ᱯᱮ ᱠᱩᱥᱤᱭᱟᱜ ᱠᱷᱟᱱ ᱞᱟᱭᱤᱠ ᱯᱮ ᱟᱨ ᱱᱟᱣᱟ ᱜᱮ ᱠᱷᱟᱱ ᱯᱮ ᱪᱮᱱᱮᱞ ᱛᱟᱵᱚᱱ ᱱᱤᱦᱟᱹᱛᱤ ᱥᱟᱵᱥᱠᱨᱟᱭᱤᱵ ᱠᱟᱜ ᱯᱮ ᱢᱟ ᱮᱱᱠᱷᱟᱱ ᱥᱟᱱᱟᱢ ᱠᱚᱜᱮ ᱡᱚᱦᱟᱨ